ᱡᱚᱦᱟᱨ ᱜᱮ ᱤᱧ ᱵᱟᱹᱵᱽᱞᱩ ᱴᱩᱰᱩ ᱞᱟᱦᱟᱛᱮ ᱞᱮᱠᱟᱜᱮ ᱟᱨ ᱛᱮᱦᱮᱧ ᱫᱚ ᱟᱹᱰᱤ ᱵᱟᱹᱲᱦᱤᱭᱟᱹ ᱠᱟᱛᱷᱟ ᱡᱳ ᱱᱤᱛᱚᱜ ᱟᱵᱚᱣᱟᱜ ᱥᱚᱨᱦᱟᱭ ᱦᱤᱡᱩᱜ ᱠᱟᱱ ᱥᱮ ᱛᱤᱭᱟᱹᱜ ᱟᱠᱟᱱ ᱱᱚ ᱛᱟᱹᱨᱤᱠᱷ ᱵᱚᱱ ᱱᱮᱰᱟᱭᱮᱫ ᱠᱟᱱ ᱚᱱᱟ ᱵᱟᱨᱮᱛᱮ ᱛᱮᱦᱮᱧ ᱡᱳ ᱜᱟᱰᱟ ᱤᱭᱟᱹ ᱜᱟᱹᱭ ᱰᱟᱝᱨᱟ ᱤᱭᱟᱹ ᱡᱟᱜᱟᱣ ᱥᱮᱨᱮᱧ ᱪᱮᱫ ᱞᱮᱠᱟ ᱠᱚ ᱥᱮᱨᱮᱧ ᱮᱫᱟ ᱟᱨ ᱱᱮᱛᱟᱨ ᱜᱤᱫᱽᱨᱟᱹ ᱥᱮ ᱱᱮᱛᱟᱨ ᱤᱧ ᱞᱮᱠᱟᱱ ᱩᱢᱟᱹᱨ ᱵᱟᱵᱚᱱ ᱵᱟᱲᱟᱭᱟ ᱪᱮᱫ ᱞᱮᱠᱟ ᱜᱟᱹᱭ ᱰᱟᱝᱨᱟ ᱠᱚ ᱡᱟᱜᱟᱣᱮᱫ ᱠᱚᱣᱟ ᱚᱱᱟ ᱵᱟᱨᱮᱛᱮ ᱱᱤᱛᱚᱜ ᱢᱟᱨᱮ ᱦᱚᱲ ᱴᱷᱮᱱ ᱢᱤᱫᱴᱮᱱ ᱥᱮᱨᱮᱧ ᱵᱚᱱ ᱟᱸᱡᱚᱢᱟ ᱪᱮᱫ ᱞᱮᱠᱟ ᱵᱚᱱ ᱡᱟᱜᱟᱣ ᱠᱚᱣᱟ ᱟᱨ ᱱᱤᱭᱟᱹ ᱥᱮᱨᱮᱧ ᱛᱤᱱᱟᱹᱜ ᱯᱩᱱᱭᱟ ᱛᱟᱦᱮᱱ ᱠᱟᱱᱟ ᱯᱩᱱᱭᱟ ᱛᱟᱦᱮᱱ ᱠᱟᱱᱟ ᱦᱳᱭ ᱟᱪᱪᱷᱟ ᱡᱳ ᱯᱩᱱᱭᱟ ᱥᱮᱨᱮᱧ ᱛᱟᱦᱮᱱ ᱠᱟᱱᱟ ᱱᱤᱭᱟᱹ ᱜᱟᱹᱭ ᱰᱟᱝᱨᱟ ᱡᱟᱜᱟᱣ ᱛᱚ ᱚᱱᱟ ᱯᱩᱨᱟᱹ ᱥᱮᱨᱮᱧ ᱵᱚᱱ ᱟᱸᱡᱚᱢᱟ ᱟᱨ ᱱᱤᱭᱟᱹ ᱤᱭᱩᱴᱩᱵᱽ ᱢᱟᱫᱽᱫᱷᱚᱢ ᱛᱮ ᱟᱯᱮ ᱴᱷᱮᱱ ᱤᱧ ᱥᱚᱫᱚᱨ ᱮᱫᱟ ᱟᱨ ᱱᱤᱭᱟᱹ ᱡᱚᱲᱟᱣ ᱦᱚᱸ ᱛᱟᱦᱮᱱ ᱯᱮ ᱡᱚᱛᱚ ᱥᱮᱨᱮᱧ ᱯᱮ ᱟᱸᱡᱚᱢ ᱠᱷᱟᱱ ᱢᱟ ᱛᱚᱵᱮ ᱤᱧ ᱱᱤᱛᱚᱜ ᱥᱮᱨᱮᱧ ᱟᱸᱡᱚᱢᱟ ᱛᱚᱵᱮ ᱢᱟᱨᱟᱝ ᱵᱩᱨᱩ ᱴᱷᱮᱱ

ᱫᱚᱨᱥᱚᱠᱩᱞᱤ ᱢᱟᱱᱮ ᱞᱟᱹᱭ ᱛᱟᱞᱟᱝ ᱢᱮ ᱢᱟᱱᱮ ᱫᱚᱧ ᱞᱟᱹᱭᱟᱢ ᱠᱟᱱᱟ ᱤᱭᱟᱹ ᱠᱟᱰᱟ ᱠᱚ ᱟᱹᱛᱤᱧᱟ ᱚᱠᱟ ᱜᱟᱰᱟ ᱯᱟᱨᱚᱢ ᱨᱮ ᱜᱟᱹᱭ ᱠᱚ ᱟᱹᱛᱤᱧᱟ ᱚᱠᱟ ᱜᱟᱝᱜᱟ ᱦᱟᱱᱟ ᱥᱟᱨᱮ ᱟᱫᱚ ᱜᱟᱹᱭ ᱠᱚ ᱟᱹᱜᱩ ᱟᱹᱜᱩ ᱛᱮ ᱵᱮᱞᱟ ᱢᱟ ᱦᱟᱹᱥᱩ ᱨᱮ ᱤᱱᱟᱹ ᱵᱟᱫ ᱨᱮ ᱠᱟᱰᱟ ᱟᱹᱜᱩ ᱟᱹᱜᱩ ᱛᱮ ᱟᱫᱷᱟ ᱧᱤᱫᱟᱹᱭᱮᱱᱟ ᱟᱪᱪᱷᱟ ᱟᱫᱷᱟ ᱧᱤᱫᱟᱹᱭᱮᱱᱟ ᱛᱟᱵ ᱤᱱᱟᱹ ᱠᱟᱛᱮ ᱫᱚ ᱜᱟᱹᱭᱟᱜ ᱮᱱ ᱛᱟᱭᱟ ᱜᱟᱹᱭ ᱢᱟᱫ ᱵᱩᱴᱟᱹᱨᱮ ᱧᱟᱢ ᱠᱮᱫᱮᱭᱟ ᱟᱪᱪᱷᱟ ᱛᱚ ᱛᱤᱨᱭᱟᱹ ᱟᱲᱮᱢ ᱛᱟᱭᱟ ᱛᱤᱨᱭᱟᱹ ᱦᱚᱸ ᱢᱟᱫ ᱵᱩᱴᱟᱹ ᱨᱮᱜᱮ ᱧᱟᱢ ᱠᱮᱫᱮᱭᱟ ᱟᱫᱚᱭ ᱧᱟᱢ ᱠᱮᱫᱮᱭᱟ ᱵᱷᱤᱲᱩ ᱜᱟᱹᱭ ᱟᱪᱪᱷᱟ ᱚᱱᱟ ᱨᱮᱱᱟᱜ ᱢᱚᱛ- ᱱᱤᱭᱟᱹ ᱥᱮᱨᱮᱧ ᱨᱮᱱᱟᱜ ᱢᱚᱛᱞᱚᱵ ᱱᱤᱭᱟᱹ ᱠᱟᱱᱟ ᱦᱳᱭ ᱟᱪᱪᱷᱟ ᱟᱫᱚᱢ ᱠᱚ ᱤᱭᱟᱹ ᱧᱮᱞᱮᱫ ᱠᱟᱱ ᱠᱷᱟᱡ ᱯᱮ ᱟᱫᱚᱢ ᱛᱚ ᱵᱟᱹᱲᱦᱤ ᱮᱱᱛᱮ ᱤᱭᱟᱹ ᱵᱟᱯᱮ ᱵᱩᱡᱷᱟᱹᱣᱟ ᱚᱱᱟᱛᱮ ᱤᱭᱟᱹ ᱞᱟᱥᱴ ᱨᱮ ᱵᱚᱞᱮ ᱠᱟᱹᱦᱱᱤ ᱞᱮᱠᱟᱧ ᱞᱟᱹᱭ ᱟᱸᱡᱚᱢ ᱠᱮᱫᱟ ᱯᱮ ᱢᱟ ᱛᱚᱵᱮ ᱡᱚᱦᱟᱨ ᱡᱚᱦᱟᱨ ᱜᱮ ᱢᱟ ᱛᱷᱤᱨ ᱠᱟᱜ ᱢᱮ